ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱜᱚᱢᱠᱮ ᱛᱟᱹᱠᱤᱱ ᱠᱤᱱ ᱞᱟᱹᱭ ᱟᱠᱟᱫᱼᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱠᱷᱟᱱ ᱨᱚᱲᱮᱢ ᱟᱫ ᱞᱮᱠᱷᱟᱱ ᱫᱷᱚᱨᱚᱢᱮᱢ ᱟᱫ ᱞᱮᱠᱷᱟᱱ ᱟᱢ ᱦᱚᱸᱢ ᱟᱫᱚᱜ ᱡᱚᱦᱟᱨ ᱤᱧ ᱫᱩᱞᱟᱨᱟᱢ ᱟᱨ ᱛᱮᱦᱮᱧᱟᱜ ᱱᱚᱣᱟ ᱱᱟᱣᱟ ᱵᱷᱤᱰᱤᱭᱳ ᱛᱮ ᱟᱯᱮ ᱠᱚᱧ ᱥᱟᱹᱜᱩᱱ ᱫᱟᱨᱟᱢᱮᱫ ᱯᱮᱭᱟ ᱛᱚᱵᱮ ᱡᱟᱦᱟᱸ ᱞᱮᱠᱟ ᱵᱚ ᱵᱟᱰᱟᱭ ᱠᱮᱜᱼᱟ ᱜᱩᱨᱩ ᱜᱚᱢᱠᱮ ᱛᱤᱠᱤᱱᱟᱜ ᱠᱟᱛᱷᱟ ᱛᱚᱵᱮ ᱚᱱᱠᱟ ᱜᱮ ᱩᱲᱤᱭᱟ ᱛᱮ ᱟᱨ ᱢᱤᱫᱴᱤᱡ ᱢᱮᱱᱟᱜᱼᱟ ᱡᱟᱦᱟᱸ ᱫᱚ ᱩᱲᱤᱥᱥᱟ ᱨᱤᱱᱤᱡ ᱢᱤᱫ ᱢᱟᱨᱟᱝ ᱠᱚᱵᱤ ᱜᱚᱝᱜᱟᱫᱷᱚᱨ ᱢᱮᱦᱮᱨ ᱛᱚ ᱩᱱᱠᱤᱱᱟᱜ ᱵᱷᱟᱥᱟ ᱛᱮᱠᱤᱱ ᱞᱟᱹᱭ ᱟᱠᱟᱜᱼᱟ ᱩᱪᱪ ᱦᱮᱵᱟ ᱯᱟᱭ ᱠᱚᱨᱚ ᱡᱮᱵᱮ ᱟᱥᱟ ᱩᱪᱪ ᱠᱚᱨᱚ ᱟᱜᱮ ᱱᱤᱡᱚ ᱢᱟᱛᱨᱩᱵᱷᱟᱥᱟ ᱛᱮᱦᱮᱧ ᱟᱵᱚ ᱟᱹᱫᱤᱵᱟᱹᱥᱤ ᱠᱚᱣᱟᱜ ᱫᱷᱚᱨᱚᱢ ᱟᱨ ᱟᱲᱟᱝ ᱧᱮᱞᱚᱜ ᱠᱟᱱᱟ ᱛᱟᱞᱟ ᱜᱟᱰᱟ ᱨᱮ ᱴᱚᱞᱚᱢ ᱚᱞᱚᱜ ᱠᱟᱱᱟ ᱛᱚᱵᱮ ᱱᱚᱣᱟ ᱵᱟᱧᱪᱟᱣ ᱵᱟᱠᱷᱨᱟ ᱟᱵᱚ ᱪᱮᱫ ᱵᱚ ᱪᱤᱠᱟᱹᱭᱟ ᱱᱚᱜᱼᱚᱭ ᱜᱟᱯᱟ ᱢᱮᱱᱟᱜᱼᱟ ᱥᱚᱨᱚᱥᱚᱛᱤ ᱯᱩᱡᱟ ᱛᱚᱵᱮ ᱟᱵᱚ ᱟᱹᱫᱤᱵᱟᱹᱥᱤ ᱪᱮᱫ ᱵᱚ ᱪᱤᱠᱟᱹᱭᱟ ᱜᱟᱯᱟ ᱥᱚᱨᱚᱥᱚᱛᱤ ᱵᱚ ᱯᱩᱡᱟᱹᱭᱟ ᱪᱮ ᱵᱟᱵᱚ ᱯᱩᱡᱟᱹᱭᱟ ᱜᱟᱯᱟ ᱥᱚᱨᱚᱥᱚᱛᱤ ᱵᱚᱸᱜᱟ ᱡᱟᱦᱟᱸ ᱢᱮᱱᱟᱭᱟ ᱩᱱᱤ ᱵᱚ ᱵᱚᱸᱜᱟ ᱟᱭᱟ ᱪᱮ ᱵᱟᱵᱚ ᱵᱚᱸᱜᱟ ᱟᱭᱟ ᱛᱚᱵᱮ ᱚᱱᱟ ᱵᱚ ᱠᱟᱛᱷᱟᱜᱼᱟ ᱟᱯᱮ ᱛᱟᱵᱚ ᱠᱚᱢᱮᱱᱴ ᱨᱮ ᱞᱟᱹᱭ ᱯᱮ ᱵᱚᱸᱜᱟᱭᱟ ᱪᱮ ᱵᱚ ᱵᱟᱝ ᱛᱚᱵᱮ ᱟᱵᱚ ᱟᱹᱫᱤᱵᱟᱹᱥᱤ ᱢᱮᱱ ᱞᱮᱠᱷᱟᱱ ᱫᱚ ᱢᱤᱫ ᱠᱚᱢᱤᱭᱩᱱᱤᱴᱤ ᱵᱩᱡᱷᱟᱹᱜᱼᱟ ᱡᱟᱦᱟᱸᱭᱟᱜ ᱫᱚ ᱟᱞᱟᱠ ᱜᱮᱭᱟ ᱛᱟᱭ ᱨᱚᱲ ᱟᱞᱟᱠ ᱜᱮᱭᱟ ᱛᱟᱭ ᱟᱲᱟᱝ ᱟᱞᱟᱠ ᱜᱮᱭᱟ ᱛᱟᱭ ᱟᱡᱟᱜ ᱫᱷᱚᱨᱚᱢ ᱟᱞᱟᱠ ᱜᱮᱭᱟ ᱛᱟᱭ ᱟᱡᱟᱜ ᱯᱟᱹᱨᱥᱤ ᱟᱨ ᱟᱞᱟᱠ ᱜᱮᱭᱟ ᱛᱟᱭ ᱟᱡᱟᱜ ᱜᱩᱡᱩᱜ ᱵᱩᱨᱩᱜ ᱟᱨ ᱡᱟᱱᱟᱢ ᱵᱷᱟᱸᱰᱟᱱ ᱵᱟᱯᱞᱟ ᱨᱮᱭᱟᱜ ᱨᱤᱛᱤ ᱱᱤᱛᱤ ᱟᱞᱟᱠ ᱜᱮᱭᱟ ᱛᱟᱭ ᱟᱡᱟᱜ ᱮᱱᱮᱡ ᱥᱮᱨᱮᱧ ᱟᱞᱟᱠ ᱜᱮᱭᱟ ᱛᱟᱭ ᱟᱡᱟᱜ ᱞᱟᱭᱼᱞᱟᱠᱪᱟᱨ ᱟᱞᱟᱠ ᱜᱮᱭᱟ ᱛᱟᱭ ᱟᱡᱟᱜ ᱵᱚᱸᱜᱟᱼᱵᱩᱨᱩ ᱟᱨ ᱵᱤᱱᱛᱤ ᱵᱟᱠᱷᱮᱬ ᱟᱨ ᱟᱡᱟᱜ ᱫᱚ ᱢᱤᱫ ᱢᱮᱱᱟᱜᱼᱟ ᱡᱟᱦᱟᱸᱭ ᱫᱚ ᱢᱤᱫᱴᱤᱡ ᱴᱚᱞᱟ ᱨᱮ ᱢᱤᱫ ᱯᱩᱨᱩᱫᱷᱩᱞᱮ ᱛᱟᱦᱮᱱᱟ ᱡᱟᱦᱟᱸᱭ ᱫᱚ ᱢᱤᱫ ᱢᱩᱠᱷᱤᱭᱟᱹ ᱢᱮᱱᱛᱮ ᱵᱚᱱ ᱢᱮᱛᱟᱭ ᱠᱟᱱᱟ ᱟᱨ ᱟᱵᱚ ᱥᱟᱱᱛᱟᱲ ᱛᱮᱫᱚ ᱢᱟᱹᱡᱷᱤ ᱵᱟᱵᱟ ᱢᱮᱱᱛᱮ ᱵᱚᱱ ᱢᱮᱛᱟᱭᱟ ᱛᱚᱵᱮ ᱱᱚᱣᱟ ᱫᱚ ᱦᱩᱭᱩᱜ ᱠᱟᱱᱟ ᱟᱹᱫᱤᱵᱟᱹᱥᱤᱭᱟᱜ ᱩᱯᱨᱩᱢ ᱛᱚᱵᱮ ᱪᱮᱫ ᱥᱟᱹᱨᱤᱜᱮ ᱛᱮᱦᱮᱧ ᱟᱵᱚ ᱟᱹᱫᱤᱵᱟᱹᱥᱤ ᱟᱵᱚ ᱟᱹᱫᱤᱵᱟᱹᱥᱤ ᱞᱮᱠᱟ ᱢᱮᱱᱟᱜ ᱵᱚᱱᱟ ᱛᱚᱵᱮ ᱱᱚᱣᱟ ᱨᱮᱭᱟᱜ ᱛᱮᱞᱟ ᱫᱚ ᱯᱟᱞᱮ ᱦᱩᱭᱩᱜᱼᱟ ᱵᱟᱝ ᱛᱮᱦᱮᱧ ᱫᱚ ᱟᱵᱚ ᱟᱹᱫᱤᱵᱟᱹᱥᱤ ᱫᱚ ᱚᱠᱚᱭ ᱫᱚ ᱦᱤᱱᱫᱩ ᱛᱮᱵᱚ ᱪᱟᱞᱟᱣ ᱠᱟᱱᱟ ᱚᱠᱚᱭ ᱫᱚ ᱠᱷᱨᱤᱥᱴᱟᱱ ᱛᱮᱵᱚ ᱪᱟᱞᱟᱣ ᱠᱟᱱᱟ ᱟᱨ ᱚᱠᱚᱭ ᱫᱚ ᱢᱩᱥᱞᱤᱢ ᱛᱮᱵᱚ ᱪᱟᱞᱟᱣ ᱠᱟᱱᱟ ᱚᱱᱠᱟᱜᱮ ᱚᱠᱚᱭ ᱠᱚᱪᱚ ᱟᱵᱚᱣᱟᱜ ᱟᱲᱟᱝ ᱫᱚᱵᱚ ᱟᱫ ᱪᱟᱵᱟ ᱟᱠᱟᱫᱼᱟ ᱟᱲᱟᱝ ᱟᱫ ᱢᱮᱱ ᱞᱮᱠᱷᱟᱱ ᱫᱚ ᱚᱠᱚᱭ ᱠᱚᱪᱚ ᱱᱤᱛᱚᱜ ᱫᱷᱟᱹᱵᱤᱡ ᱛᱮ ᱟᱵᱚ ᱡᱟᱦᱟᱸᱭ ᱫᱚ ᱵᱟᱡᱟᱨ ᱫᱤᱥᱚᱢ ᱠᱚᱨᱮ ᱢᱮᱱᱟᱜ ᱠᱚ ᱩᱱᱠᱩ ᱫᱚ ᱟᱵᱚᱣᱟᱜ ᱟᱲᱟᱝ ᱠᱚᱫᱚ ᱵᱟᱝᱢᱟ ᱟᱵᱚᱣᱟᱜ ᱨᱚᱲ ᱠᱚᱫᱚ ᱵᱟᱝ ᱠᱚ ᱵᱟᱲᱟᱭ ᱟᱠᱟᱫᱼᱟ ᱟᱵᱚ ᱫᱚ ᱠᱤᱪᱷᱤ ᱢᱤᱪᱷᱤ ᱪᱷᱚᱲᱮ ᱪᱷᱚᱲᱮ ᱨᱮᱦᱚᱸ ᱵᱚ ᱪᱮᱫ ᱧᱚᱜ ᱟᱠᱟᱫᱼᱟ ᱱᱚᱜᱼᱚᱸᱭ ᱮᱱᱠᱷᱟᱱ ᱚᱱᱠᱟᱱ ᱠᱚ ᱢᱮᱱᱟᱜ ᱠᱚᱣᱟ ᱡᱟᱦᱟᱸᱭ ᱫᱚ ᱤᱠᱟᱹᱞ ᱜᱮ ᱵᱟᱝ ᱠᱚ ᱵᱟᱲᱟᱭ ᱟᱠᱟᱫᱼᱟ ᱛᱚᱵᱮ ᱱᱚᱣᱟ ᱠᱚᱫᱚ ᱪᱮᱫ ᱵᱩᱜᱤ ᱠᱟᱛᱷᱟ ᱠᱟᱱᱟ ᱯᱟᱞᱮ ᱵᱟᱝ ᱛᱚᱵᱮ ᱟᱵᱚᱣᱟᱜ ᱛᱮᱦᱮᱧ ᱱᱚᱣᱟ ᱫᱷᱚᱨᱚᱢ ᱪᱤᱠᱟᱹᱛᱮ ᱢᱟᱞᱚᱴᱚᱜ ᱠᱟᱱᱟ ᱱᱚᱣᱟ ᱨᱚᱲ ᱟᱲᱟᱝ ᱪᱤᱠᱟᱹᱛᱮ ᱢᱟᱞᱚᱴᱚᱜ ᱠᱟᱱᱟ ᱮᱱᱮᱡ ᱥᱮᱨᱮᱧ ᱪᱤᱠᱟᱹᱛᱮ ᱢᱟᱞᱚᱴᱚᱜ ᱠᱟᱱᱟ ᱞᱟᱭᱼᱞᱟᱠᱪᱟᱨ ᱵᱤᱱᱛᱤ ᱵᱟᱠᱷᱮᱬ ᱵᱚᱸᱜᱟᱼᱵᱩᱨᱩ ᱪᱤᱠᱟᱹᱛᱮ ᱢᱟᱞᱚᱴᱚᱜ ᱠᱟᱱᱟ ᱛᱚᱵᱮ ᱡᱩᱫᱤ ᱟᱵᱚ ᱱᱚᱣᱟ ᱨᱮᱭᱟᱜ ᱢᱤᱫᱴᱟᱝ ᱴᱷᱟᱹᱣᱠᱟᱹ ᱛᱮᱞᱟ ᱵᱚ ᱠᱷᱚᱡᱚᱜᱼᱟ ᱛᱚᱵᱮ ᱦᱩᱭᱩᱜ ᱠᱟᱱᱟ ᱱᱚᱣᱟ ᱫᱚ ᱟᱵᱚ ᱱᱚᱣᱟ ᱮᱰᱩᱠᱮᱥᱚᱱᱟᱞ ᱥᱤᱥᱴᱮᱢ ᱮᱰᱩᱠᱮᱥᱚᱱᱟᱞ ᱥᱤᱥᱴᱮᱢ ᱢᱮᱱ ᱠᱮᱫ ᱠᱷᱟᱱ ᱫᱚ ᱟᱵᱚ ᱱᱚᱣᱟ ᱡᱟᱦᱟᱸ ᱚᱞᱚᱜ ᱯᱟᱲᱦᱟᱣ ᱱᱚᱣᱟ ᱜᱮ ᱯᱟᱞᱮ ᱛᱮᱦᱮᱧ ᱱᱚᱝᱠᱟ ᱫᱚᱭ ᱵᱮᱱᱟᱣ ᱟᱠᱟᱫ ᱵᱚᱱᱟ ᱟᱵᱚᱣᱟᱜ ᱮᱱᱮᱡ ᱥᱮᱨᱮᱧ ᱞᱟᱭᱼᱞᱟᱠᱪᱟᱨ ᱟᱨ ᱟᱲᱟᱝ ᱦᱚᱸᱵᱚ ᱦᱤᱲᱤᱧᱮᱜᱼᱟ ᱛᱚᱵᱮ ᱥᱤᱠᱠᱷᱤᱛᱚ ᱫᱚ ᱵᱟᱹᱧ ᱢᱟᱱᱟᱭᱮᱜᱼᱟ ᱤᱧᱫᱚ ᱥᱤᱠᱠᱷᱤᱛ ᱟᱨ ᱮᱰᱩᱠᱮᱥᱚᱱᱟᱞ ᱥᱤᱥᱴᱮᱢ ᱫᱚ ᱵᱷᱮᱜᱟᱨ ᱵᱷᱮᱜᱟᱨ ᱜᱮᱭᱟ ᱡᱟᱦᱟᱸ ᱵᱚᱱ ᱢᱮᱱᱮᱫ ᱮᱰᱩᱠᱮᱴ ᱟᱨ ᱟᱨ ᱢᱤᱫᱴᱤᱡ ᱫᱚ ᱦᱩᱭᱩᱜ ᱠᱟᱱᱟ ᱮᱰᱩᱠᱮᱥᱚᱱᱟᱞ ᱥᱤᱥᱴᱮᱢ ᱛᱚᱵᱮ ᱤᱧᱫᱚ ᱱᱚᱣᱟ ᱮᱰᱩᱠᱮᱴ ᱫᱚ ᱵᱟᱹᱧ ᱢᱟᱱᱟᱭᱮᱫᱼᱟ ᱮᱰᱩᱠᱮᱴᱚᱜ ᱢᱟ ᱠᱤᱱᱛᱩ ᱱᱚᱜᱼᱚᱸᱭ ᱱᱟ ᱡᱮ ᱡᱟᱦᱟᱸ ᱟᱵᱚ ᱮᱰᱩᱠᱮᱥᱚᱱᱟᱞ ᱥᱤᱥᱴᱮᱢ ᱡᱟᱦᱟᱸ ᱢᱮᱱᱟᱜᱼᱟ ᱱᱚᱣᱟᱜᱮ ᱟᱵᱚ ᱫᱚᱭ ᱠᱷᱟᱨᱟᱯᱮᱫ ᱵᱚᱱᱟ ᱟᱵᱚᱣᱟᱜ ᱡᱟᱦᱟᱸ ᱱᱚᱣᱟ ᱥᱤᱞᱟᱵᱚᱥ ᱛᱟᱦᱮᱱ ᱠᱟᱱᱟ ᱮᱰᱩᱠᱮᱥᱚᱱ ᱥᱤᱥᱴᱮᱢ ᱨᱮ ᱡᱟᱦᱟᱸ ᱥᱤᱞᱟᱵᱚᱥ ᱛᱟᱦᱮᱱ ᱠᱟᱱᱟ ᱱᱚᱣᱟ ᱫᱚ ᱟᱵᱚ ᱦᱤᱱᱫᱩ ᱨᱤᱛᱤ ᱱᱤᱛᱤ ᱛᱮᱜᱮ ᱵᱚᱱ ᱪᱟᱞᱟᱜ ᱠᱟᱱᱟ ᱡᱩᱫᱤ ᱴᱷᱟᱹᱣᱠᱟᱹ ᱠᱟᱛᱷᱟᱧ ᱞᱟᱹᱭᱟ ᱟᱯᱮ ᱧᱮᱞ ᱯᱮ ᱡᱟᱦᱟᱸ ᱟᱵᱚ ᱮᱢ ᱟᱭ ᱮᱞ ᱛᱟᱵᱚ ᱢᱮᱱᱟᱜᱼᱟ ᱵᱟᱝᱢᱟ ᱡᱟᱦᱟᱸᱭ ᱞᱤᱴᱟᱨᱮᱪᱚᱨ ᱛᱟᱵᱚ ᱢᱮᱱᱟᱜᱼᱟ ᱡᱟᱦᱟᱸ ᱥᱟᱦᱤᱛᱛᱚ ᱛᱟᱵᱚ ᱢᱮᱱᱟᱜᱼᱟ ᱟᱨ ᱡᱟᱦᱟᱸ ᱫᱚ ᱟᱵᱚ ᱢᱤᱫᱴᱤᱡ ᱢᱟᱛᱨᱤ ᱵᱷᱟᱥᱟ ᱛᱟᱦᱮᱱ ᱡᱟᱦᱟᱸ ᱛᱟᱦᱮᱱ ᱠᱟᱱᱟ ᱛᱚ ᱚᱱᱟ ᱨᱮ ᱟᱯᱮ ᱧᱮᱞ ᱯᱮ ᱡᱮᱦᱮᱛᱩ ᱤᱧ ᱱᱚᱰᱮ ᱳᱰᱤᱥᱟ ᱨᱮ ᱢᱤᱱᱟᱹᱧᱟ ᱛᱚᱵᱮ ᱳᱰᱤᱥᱟ ᱨᱮᱭᱟᱜ ᱩᱫᱟᱦᱚᱨᱚᱱ ᱜᱤᱧ ᱞᱟᱹᱭ ᱟᱯᱮ ᱠᱟᱱᱟ ᱡᱚᱛᱚ ᱜᱮ ᱱᱚᱝᱠᱟᱱ ᱜᱮᱭᱟ ᱛᱚᱵᱮ ᱟᱵᱚᱣᱟᱜ ᱱᱚᱣᱟ ᱮᱰᱩᱠᱮᱥᱚᱱᱟᱞ ᱥᱤᱥᱴᱮᱢ ᱧᱮᱞ ᱯᱮ ᱡᱟᱦᱟᱸ ᱞᱤᱴᱟᱨᱮᱪᱟᱨ ᱢᱮᱱᱟᱜᱼᱟ ᱚᱱᱟ ᱫᱚ ᱦᱤᱱᱫᱩ ᱨᱮᱭᱟᱜ ᱜᱮ ᱢᱮᱱᱟᱜᱼᱟ ᱦᱤᱱᱫᱩ ᱫᱷᱚᱨᱚᱢ ᱨᱮᱭᱟᱜ ᱡᱟᱦᱟᱸ ᱨᱤᱛᱤ ᱱᱤᱛᱤ ᱢᱮᱱᱟᱜᱼᱟ ᱚᱱᱟ ᱜᱮᱠᱚ ᱯᱟᱲᱦᱟᱣᱮᱫ ᱵᱚᱱᱟ ᱟᱯᱮ ᱡᱟᱦᱟᱸ ᱞᱮᱠᱟ ᱯᱮ ᱧᱮᱞ ᱫᱟᱲᱮᱭᱟᱜᱼᱟ ᱟᱵᱚᱣᱟᱜ ᱞᱤᱴᱟᱨᱮᱪᱟᱨ ᱨᱮ ᱡᱟᱦᱟᱸ ᱥᱟᱦᱤᱛᱛᱚ ᱨᱮ ᱛᱟᱦᱮᱱ ᱠᱟᱱᱟ ᱚᱱᱟ ᱫᱚ ᱢᱚᱦᱟᱵᱷᱟᱨᱚᱛ ᱨᱟᱢᱟᱭᱚᱱ ᱥᱤᱵᱽᱨᱟᱛᱨᱤ ᱥᱤᱵᱽ ᱵᱚᱸᱜᱟ ᱥᱮ ᱥᱚᱨᱚᱥᱚᱛᱤ ᱵᱚᱸᱜᱟ ᱥᱮ ᱜᱚᱱᱮᱥ ᱵᱚᱸᱜᱟ ᱱᱚᱜᱼᱚ ᱱᱚᱝᱠᱟ ᱡᱟᱦᱟᱸ ᱞᱮᱠᱟ ᱪᱟᱹᱞᱩᱜ ᱠᱟᱱᱟ ᱥᱠᱩᱞ ᱨᱮ ᱛᱚ ᱱᱚᱜᱼᱚ ᱱᱚᱣᱟ ᱡᱤᱱᱤᱥ ᱠᱚ ᱢᱮᱱᱟᱜᱼᱟ ᱛᱚᱵᱮ ᱟᱵᱚ ᱫᱚ ᱦᱩᱰᱤᱧ ᱦᱩᱰᱤᱧ ᱠᱷᱚᱱᱜᱮ ᱟᱵᱚᱣᱟᱜ ᱵᱨᱮᱱ ᱫᱚᱠᱚ ᱚᱣᱟᱥ ᱟᱠᱟᱫᱼᱟ ᱟᱵᱚᱣᱟᱜ ᱵᱨᱮᱱ ᱫᱚᱠᱚ ᱣᱟᱥ ᱮᱫᱟ ᱟᱵᱚ ᱟᱹᱫᱤᱵᱟᱹᱥᱤᱭᱟᱜ ᱵᱮᱥᱤᱠᱮᱞᱤ ᱟᱵᱚ ᱟᱹᱫᱤᱵᱟᱹᱥᱤᱭᱟᱜ ᱛᱚᱵᱮ ᱟᱱᱟᱜ ᱟᱵᱚ ᱮᱰᱩᱠᱮᱥᱚᱱᱟᱞ ᱥᱤᱥᱴᱮᱢ ᱡᱟᱦᱟᱸ ᱢᱮᱱᱟᱜᱼᱟ ᱱᱚᱣᱟ ᱜᱮ ᱚᱱᱠᱟᱭ ᱵᱮᱱᱟᱣ ᱟᱠᱟᱫ ᱵᱚᱱᱟ ᱟᱵᱚ ᱫᱚ ᱟᱵᱚ ᱫᱚᱵᱚ ᱦᱤᱲᱤᱧ ᱟᱠᱟᱫᱼᱟ ᱡᱮ ᱵᱟᱝᱟ ᱟᱵᱚ ᱫᱚ ᱚᱠᱟ ᱫᱷᱚᱨᱚᱢ ᱦᱚᱲ ᱠᱟᱱᱟ ᱵᱚᱱ ᱟᱵᱚ ᱫᱚ ᱱᱤᱛᱚᱜ ᱫᱚ ᱢᱚᱱᱮ ᱢᱚᱱᱮ ᱛᱮᱫᱚ ᱵᱚ ᱫᱚᱥᱚᱜ ᱠᱟᱱᱟ ᱦᱤᱱᱫᱩ ᱠᱟᱱᱟ ᱵᱚᱱ ᱚᱱᱟ ᱤᱫᱤ ᱠᱟᱛᱮᱫ ᱟᱵᱚᱣᱟᱜ ᱛᱮᱦᱮᱧ ᱞᱟᱭᱼᱞᱟᱠᱪᱟᱨ ᱮᱱᱮᱡ ᱥᱮᱨᱮᱧ ᱟᱨ ᱱᱚᱣᱟ ᱵᱚᱸᱜᱟᱼᱵᱩᱨᱩ ᱠᱚᱫᱚ ᱵᱚ ᱦᱤᱲᱤᱧ ᱟᱠᱟᱫᱼᱟ ᱟᱯᱮ ᱟᱯᱮ ᱛᱮᱜᱮ ᱠᱩᱞᱤᱜ ᱯᱮ ᱟᱵᱚ ᱛᱤᱱᱟᱹᱜ ᱦᱚᱲ ᱱᱤᱛᱚᱜ ᱟᱵᱚᱣᱟᱜ ᱨᱤᱸᱡᱷᱟᱹ ᱮᱱᱮᱡ ᱫᱟᱸᱥᱟᱭ ᱮᱱᱮᱡ ᱰᱟᱱᱴᱟ ᱮᱱᱮᱡ ᱰᱟᱦᱟᱨ ᱮᱱᱮᱡ ᱮᱢᱟᱱ ᱠᱚᱵᱚ ᱵᱟᱰᱟᱭᱟ ᱟᱨ ᱛᱤᱱᱟᱹᱜ ᱜᱟᱱ ᱦᱚᱲ ᱫᱚ ᱫᱚᱝ ᱥᱮᱨᱮᱧ ᱞᱟᱜᱽᱬᱮ ᱥᱮᱨᱮᱧ ᱪᱮ ᱵᱩᱰᱷᱤ ᱜᱟᱹᱲᱤ ᱥᱮᱨᱮᱧ ᱪᱮ ᱟᱨ ᱮᱢᱟᱱ ᱛᱮᱭᱟᱜ ᱥᱮᱨᱮᱧ ᱠᱚᱵᱚ ᱵᱟᱰᱟᱭ ᱟᱠᱟᱫᱼᱟ ᱛᱚᱵᱮ ᱱᱚᱣᱟ ᱨᱮᱭᱟᱜ ᱛᱮᱞᱟ ᱫᱚ ᱯᱟᱞᱮ ᱵᱚ ᱮᱢ ᱫᱟᱲᱮᱭᱟᱜ ᱜᱮᱭᱟ ᱵᱟᱵᱚ ᱵᱟᱰᱟᱭ ᱟᱠᱟᱫᱼᱟ ᱛᱚᱵᱮ ᱛᱮᱦᱮᱧ ᱟᱵᱚ ᱱᱚᱣᱟ ᱪᱮᱫ ᱞᱮᱠᱟ ᱛᱮᱵᱚ ᱦᱤᱲᱤᱧ ᱪᱟᱵᱟ ᱠᱮᱫᱼᱟ ᱛᱚ ᱟᱵᱚ ᱫᱚ ᱟᱵᱚᱣᱟᱜ ᱵᱚᱦᱚᱜ ᱨᱮᱫᱚ ᱠᱚ ᱥᱟᱢᱵᱟᱣ ᱟᱠᱟᱫᱼᱟ ᱦᱤᱱᱫᱩ ᱵᱚᱸᱜᱟᱼᱵᱩᱨᱩᱣᱟᱜ ᱠᱟᱛᱷᱟ ᱜᱮ ᱚᱱᱟᱛᱮ ᱟᱵᱚ ᱱᱤᱛᱚᱜ ᱫᱚ ᱟᱵᱚ ᱟᱹᱫᱤᱵᱟᱹᱥᱤ ᱫᱚ ᱠᱤᱪᱷᱩᱴᱟᱝ ᱦᱚᱲ ᱫᱚ ᱡᱟᱦᱟᱸᱭ ᱯᱨᱚᱞᱳᱵᱷᱚᱱ ᱦᱚᱸᱠᱚ ᱧᱟᱢᱮᱜᱼᱟ ᱡᱟᱦᱟᱸᱭ ᱠᱷᱨᱤᱥᱴᱟᱱ ᱠᱚ ᱥᱮᱱᱚᱜ ᱠᱟᱱᱟ ᱯᱨᱚᱞᱳᱵᱷᱚᱱ ᱧᱟᱢ ᱠᱟᱛᱮᱫ ᱠᱚ ᱥᱮᱱᱚᱜ ᱠᱟᱱᱟ ᱚᱱᱟ ᱨᱮᱫᱚ ᱠᱤᱪᱷᱩᱴᱟᱝ ᱥᱩᱵᱤᱫᱷᱟ ᱢᱮᱱᱟᱜᱼᱟ ᱢᱮᱰᱤᱠᱮᱞ ᱯᱷᱮᱥᱤᱞᱤᱴᱤ ᱢᱮᱱᱟᱜᱼᱟ ᱛᱟᱨᱯᱚᱨᱮ ᱚᱞᱚᱜ ᱨᱮᱭᱟᱜ ᱥᱤᱥᱴᱮᱢ ᱢᱟᱱᱮ ᱢᱤᱫᱴᱤᱡ ᱢᱮᱱᱟᱜᱼᱟ ᱚᱱᱟ ᱨᱮᱭᱟᱜ ᱯᱷᱮᱥᱤᱞᱤᱴᱤ ᱠᱚ ᱧᱟᱢᱮᱜᱼᱟ ᱚᱱᱠᱟ ᱜᱮ ᱛᱤᱱᱟᱹᱜ ᱜᱟᱱ ᱪᱚ ᱦᱤᱱᱫᱩ ᱥᱮᱱ ᱵᱚᱱ ᱥᱮᱱᱚᱜ ᱠᱟᱱᱟ ᱟᱵᱚᱣᱟᱜ ᱥᱴᱮᱴᱟᱥ ᱢᱮᱱᱴᱮᱱ ᱞᱟᱹᱜᱤᱫ ᱡᱮ ᱵᱟᱝᱟ ᱟᱞᱮ ᱫᱚ ᱟᱹᱫᱤᱵᱟᱹᱥᱤ ᱫᱚᱞᱮ ᱵᱟᱝ ᱠᱟᱱᱟ ᱚᱱᱟ ᱠᱷᱚᱱ ᱠᱟᱹᱴᱤᱡ ᱞᱮ ᱥᱟᱦᱟ ᱧᱚᱜ ᱟᱠᱟᱱ ᱜᱮᱭᱟ ᱵᱤᱨᱼᱵᱩᱨᱩ ᱨᱮᱫᱚ ᱵᱟᱞᱮ ᱛᱟᱦᱮᱱ ᱠᱟᱱᱟ ᱛᱚ ᱱᱚᱣᱟ ᱠᱚ ᱛᱤᱱᱟᱹᱜ ᱜᱟᱱ ᱪᱚᱝ ᱟᱵᱚᱣᱟᱜ ᱱᱚᱣᱟ ᱡᱟᱦᱟᱸᱧ ᱞᱟᱹᱭ ᱠᱮᱫ ᱥᱩᱵᱤᱫᱷᱟ ᱧᱟᱢ ᱵᱟᱠᱷᱨᱟ ᱟᱨ ᱛᱤᱱᱟᱹᱜ ᱜᱟᱱ ᱪᱚᱝ ᱟᱠᱚᱣᱟᱜ ᱥᱴᱟᱴᱚᱥ ᱢᱮᱱᱴᱮᱱ ᱵᱟᱠᱷᱨᱟ ᱛᱚ ᱱᱚᱣᱟ ᱟᱵᱚ ᱟᱹᱫᱤᱵᱟᱹᱥᱤ ᱠᱷᱚᱱ ᱦᱚᱸᱵᱚ ᱥᱟᱦᱟᱜ ᱠᱟᱱᱟ ᱤᱠᱷᱟᱹᱱ ᱟᱵᱚᱣᱟᱜ ᱡᱟᱦᱟᱸ ᱨᱤᱡᱟᱨᱵᱷᱮᱥᱚᱱ ᱛᱟᱦᱮᱱ ᱠᱟᱱᱟ ᱮᱥ ᱴᱤ ᱨᱮᱭᱟᱜ ᱚᱱᱟ ᱨᱮᱭᱟᱜ ᱵᱷᱟᱜᱽ ᱫᱚᱵᱚ ᱦᱟᱛᱟᱣᱮᱫ ᱜᱮᱭᱟ ᱛᱚᱵᱮ ᱟᱵᱚ ᱱᱚᱰᱮ ᱜᱮ ᱠᱩᱠᱞᱤᱜ ᱢᱟ ᱱᱤᱡᱮ ᱛᱮᱜᱮ ᱟᱵᱚ ᱟᱵᱚ ᱛᱮᱜᱮ ᱠᱩᱠᱞᱤᱜ ᱢᱟ ᱟᱵᱚ ᱪᱮᱫ ᱱᱚᱣᱟ ᱮᱥ ᱴᱤ ᱨᱮᱭᱟᱜ ᱨᱤᱡᱟᱨᱵᱷᱮᱥᱚᱱ ᱧᱟᱢ ᱫᱚᱨᱠᱟᱨ ᱡᱟᱦᱟᱸᱭ ᱠᱚ ᱟᱵᱚ ᱟᱹᱫᱤᱵᱟᱹᱥᱤ ᱜᱮ ᱵᱟᱵᱚ ᱫᱚᱥᱚᱜ ᱠᱟᱱᱟ ᱮᱱᱠᱷᱟᱱ ᱚᱱᱟ ᱮᱥ ᱴᱤ ᱨᱮᱭᱟᱜ ᱨᱤᱡᱟᱨᱵᱷᱮᱥᱚᱱ ᱫᱚ ᱟᱵᱚ ᱧᱟᱢ ᱫᱚᱨᱠᱟᱨ ᱠᱤ ᱟᱨ ᱜᱟᱯᱟ ᱢᱮᱱᱟᱜᱼᱟ ᱥᱚᱨᱚᱥᱚᱛᱤ ᱯᱩᱡᱟᱹ ᱛᱚᱵᱮ ᱟᱵᱚ ᱱᱚᱣᱟ ᱥᱚᱨᱚᱥᱚᱛᱤ ᱯᱩᱡᱟ ᱟᱵᱚ ᱦᱤᱱᱫᱩ ᱫᱮᱵᱟ ᱫᱮᱵᱤ ᱡᱟᱦᱟᱸ ᱢᱮᱱᱟᱜ ᱠᱚᱣᱟ ᱟᱵᱚ ᱥᱚᱨᱚᱥᱚᱛᱤ ᱯᱩᱡᱟ ᱜᱚᱱᱮᱥ ᱯᱩᱡᱟ ᱡᱟᱦᱟᱸ ᱥᱠᱩᱞ ᱨᱮᱵᱚ ᱵᱚᱸᱜᱟᱭᱮᱜᱼᱟ ᱛᱚ ᱟᱵᱚᱣᱟᱜ ᱢᱟᱹᱧ ᱞᱟᱹᱭ ᱠᱮᱜᱼᱟ ᱱᱚᱣᱟ ᱫᱚ ᱟᱵᱚᱣᱟᱜ ᱵᱚᱦᱚᱜ ᱨᱮᱠᱚ ᱠᱷᱟᱹᱲ ᱴᱷᱤᱠ ᱠᱟᱜᱼᱟ ᱚᱱᱟ ᱧᱩᱛᱩᱢ ᱛᱮ ᱟᱵᱚ ᱵᱚᱸᱜᱟ ᱵᱩᱨᱩ ᱧᱩᱛᱩᱢ ᱛᱮ ᱪᱟᱸᱫᱟ ᱠᱚ ᱟᱹᱫᱟᱹᱭᱚᱜᱼᱟ ᱵᱷᱚᱜᱚ ᱠᱚᱵᱚ ᱡᱚᱢᱮᱜᱼᱟ ᱛᱚᱵᱮ ᱱᱚᱰᱮ ᱟᱵᱚᱣᱟᱜ ᱠᱩᱠᱞᱤ ᱢᱤᱫᱴᱤᱡ ᱛᱟᱦᱮᱱᱟ ᱪᱮ ᱟᱵᱚᱣᱟᱜ ᱵᱚᱸᱜᱟ ᱵᱩᱨᱩ ᱨᱮ ᱟᱠᱚ ᱪᱟᱸᱫᱟ ᱠᱚ ᱮᱢᱮᱜᱼᱟ ᱪᱮ ᱟᱵᱚᱜᱮ ᱟᱠᱚᱣᱟᱜ ᱵᱚᱸᱜᱟ ᱵᱩᱨᱩ ᱨᱮ ᱪᱟᱸᱫᱟ ᱵᱚ ᱮᱢᱮᱜᱼᱟ ᱡᱚᱫᱤ ᱜᱟᱯᱟ ᱟᱵᱚ ᱴᱷᱮᱱ ᱵᱟᱦᱟ ᱵᱚ ᱵᱚᱸᱜᱟᱭᱟ ᱠᱤ ᱥᱚᱦᱨᱟᱭ ᱵᱚ ᱵᱚᱸᱜᱟᱭᱟ ᱩᱱ ᱡᱚᱦᱚᱜ ᱟᱠᱚ ᱪᱟᱸᱫᱟ ᱚᱱᱟ ᱧᱩᱛᱩᱢ ᱛᱮᱵᱚ ᱠᱚᱭ ᱠᱚ ᱠᱷᱟᱱ ᱮᱢᱚᱜ ᱟᱠᱚ ᱯᱟᱞᱮ ᱵᱟᱝᱟ ᱪᱮᱫ ᱪᱤᱠᱟᱹ ᱪᱮᱫᱟᱜ ᱪᱮ ᱟᱠᱚ ᱫᱚ ᱟᱠᱚᱣᱟᱜ ᱫᱷᱚᱨᱚᱢ ᱪᱷᱟᱰᱟ ᱠᱟᱛᱮ ᱫᱚ ᱮᱴᱟᱜ ᱫᱷᱚᱨᱚᱢ ᱨᱮᱫᱚ ᱵᱟᱠᱚ ᱥᱮᱱᱚᱜᱼᱟ ᱤᱠᱷᱟᱹᱱ ᱟᱵᱚ ᱫᱚ ᱩᱱᱟᱹᱜ ᱵᱚ ᱥᱤᱠᱠᱷᱤᱛ ᱮᱱᱟ ᱡᱮ ᱩᱱᱟᱹᱜ ᱵᱚ ᱥᱤᱠᱠᱷᱤᱛ ᱮᱱᱟ ᱟᱵᱚ ᱫᱚ ᱟᱵᱚᱣᱟᱜ ᱫᱷᱚᱨᱚᱢ ᱪᱮ ᱟᱵᱚᱣᱟᱜ ᱞᱟᱭ ᱞᱟᱠᱪᱟᱨ ᱟᱵᱚᱣᱟᱜ ᱡᱟᱦᱟᱸ ᱵᱚᱸᱜᱟ ᱵᱳᱨᱳ ᱟᱵᱚᱣᱟᱜ ᱮᱱᱮᱡ ᱥᱮᱨᱮᱧ ᱚᱱᱟ ᱠᱚ ᱵᱟᱝ ᱠᱟᱛᱮ ᱟᱵᱚᱣᱟᱜ ᱟᱵᱚ ᱫᱚ ᱮᱴᱟᱜ ᱦᱚᱲᱟᱜ ᱜᱮᱵᱚ ᱯᱟᱸᱡᱟᱭᱮᱜᱼᱟ ᱛᱚᱵᱮ ᱪᱮᱫ ᱱᱚᱣᱟ ᱫᱚ ᱥᱤᱠᱠᱷᱤᱛ ᱠᱟᱱᱟ? ᱱᱚᱜᱼᱚᱭ ᱦᱚᱞᱟ ᱢᱟᱦᱫᱮᱨ ᱜᱮ ᱢᱤᱫ ᱠᱷᱚᱵᱚᱨ ᱯᱟᱥᱱᱟᱣ ᱞᱮᱱᱟ ᱡᱟᱦᱟᱸ ᱫᱚ ᱟᱥᱟᱢ ᱟᱥᱟᱢ ᱨᱮᱭᱟᱜ ᱢᱤᱫ ᱠᱷᱨᱤᱥᱴᱤᱭᱟᱱ ᱥᱠᱩᱞ ᱨᱮ ᱡᱟᱦᱟᱸ ᱫᱚ ᱠᱷᱨᱤᱥᱴᱤᱭᱟᱱ ᱢᱤᱥᱚᱱᱟᱨᱤ ᱡᱟᱦᱟᱸ ᱠᱚ ᱢᱮᱱᱮᱫᱼᱟ ᱚᱱᱟ ᱥᱠᱩᱞ ᱨᱮ ᱟᱠᱚ ᱚᱱᱟ ᱠᱷᱨᱤᱥᱴᱤᱭᱟᱱ ᱵᱚᱸᱜᱟ ᱵᱩᱨᱩ ᱚᱱᱟ ᱚᱱᱟ ᱥᱠᱩᱞ ᱨᱮ ᱵᱟᱝ ᱠᱚ ᱠᱚᱨᱟᱣ ᱦᱚᱪᱚ ᱟᱠᱚ ᱠᱟᱱᱟ ᱚᱱᱟ ᱫᱚ ᱚᱸᱰᱮ ᱫᱚ ᱠᱮᱵᱚᱞ ᱟᱠᱚ ᱠᱷᱨᱤᱥᱴᱤᱭᱟᱱ ᱜᱤᱫᱽᱨᱟᱹ ᱜᱮᱠᱚ ᱯᱟᱲᱦᱟᱜᱼᱟ ᱮᱱᱛᱮ ᱨᱮᱦᱚᱸ ᱚᱱᱟ ᱥᱠᱩᱞ ᱨᱮ ᱠᱷᱨᱤᱥᱴᱤᱭᱟᱱ ᱵᱚᱸᱜᱟ ᱵᱩᱨᱩ ᱢᱟᱱᱟ ᱜᱮᱭᱟ ᱚᱠᱚᱭ ᱵᱟᱝᱟ ᱟᱵᱚ ᱡᱟᱦᱟᱸ ᱵᱷᱟᱨᱚᱛ ᱥᱚᱨᱠᱟᱨᱮ ᱢᱮᱱᱟᱭᱟ ᱱᱤᱛᱚᱜ ᱡᱟᱦᱟᱸᱭ ᱵᱷᱟᱨᱚᱛ ᱥᱚᱨᱠᱟᱨ ᱢᱮᱱᱟᱭᱟ ᱩᱱᱤ ᱢᱟᱱᱟ ᱟᱠᱟᱫᱼᱟᱭ ᱡᱮ ᱵᱟᱝᱟ ᱟᱯᱮ ᱵᱟᱯᱮ ᱠᱚᱨᱟᱣ ᱫᱟᱲᱮᱭᱟᱜᱼᱟ ᱵᱚᱸᱜᱟ ᱵᱩᱨᱩ ᱛᱚᱵᱮ ᱚᱱᱠᱟ ᱜᱮ ᱱᱚᱣᱟ ᱨᱮ ᱠᱩᱠᱞᱤ ᱛᱟᱦᱮᱱᱟ ᱪᱮ ᱟᱵᱚ ᱢᱟ ᱱᱚᱣᱟ ᱟᱵᱚ ᱡᱟᱦᱟᱸ ᱡᱮᱱᱟᱨᱮᱞ ᱥᱠᱩᱞ ᱛᱟᱦᱮᱱ ᱠᱟᱱᱟ ᱟᱵᱚ ᱜᱚᱵᱷᱚᱨᱱᱢᱮᱱᱴ ᱥᱠᱩᱞ ᱡᱟᱦᱟᱸ ᱵᱚᱱ ᱞᱟᱹᱭᱟ ᱛᱚ ᱱᱚᱣᱟ ᱨᱮᱢᱟ ᱟᱵᱚ ᱡᱚᱛᱚ ᱫᱷᱚᱨᱚᱢ ᱨᱮᱱ ᱜᱮᱵᱚ ᱯᱟᱲᱦᱟᱜ ᱠᱟᱱᱟ ᱟᱵᱚ ᱱᱚᱣᱟ ᱥᱟᱨᱱᱟ ᱫᱷᱚᱨᱚᱢ ᱨᱮᱱ ᱟᱹᱫᱤᱵᱟᱹᱥᱤ ᱦᱚᱸᱵᱚ ᱯᱟᱲᱦᱟᱜ ᱠᱟᱱᱟ ᱦᱤᱱᱫᱩ ᱫᱷᱚᱨᱚᱢ ᱨᱮᱱ ᱦᱚᱸᱠᱚ ᱯᱟᱲᱦᱟᱜ ᱠᱟᱱᱟ ᱢᱩᱥᱚᱞᱢᱟᱱ ᱦᱚᱸᱠᱚ ᱯᱟᱲᱦᱟᱜ ᱠᱟᱱᱟ ᱡᱟᱦᱟᱸ ᱥᱤᱠᱷ ᱢᱮᱱᱟᱜ ᱠᱚᱣᱟ ᱩᱱᱠᱩ ᱦᱚᱸᱠᱚ ᱯᱟᱲᱦᱟᱜ ᱠᱟᱱᱟ ᱛᱚᱵᱮ ᱪᱮᱫ ᱱᱚᱣᱟ ᱱᱚᱰᱮ ᱫᱚᱨᱠᱟᱨᱚᱜ ᱠᱟᱱᱟ ᱟᱵᱚ ᱦᱤᱱᱫᱩ ᱫᱮᱵᱟ ᱫᱮᱵᱤᱭᱟᱜ ᱵᱚᱸᱜᱟ ᱵᱩᱨᱩ ᱡᱟᱦᱟᱸ ᱠᱤ ᱜᱚᱱᱮᱥ ᱟᱨ ᱥᱚᱨᱚᱥᱚᱛᱤ ᱯᱩᱡᱟᱹ ᱡᱟᱦᱟᱸ ᱥᱠᱩᱞ ᱨᱮ ᱪᱟᱹᱞᱩᱜ ᱠᱟᱱᱟ ᱚᱱᱟ ᱪᱮᱫ ᱱᱚᱰᱮ ᱟᱵᱚ ᱥᱠᱩᱞ ᱨᱮ ᱠᱚᱨᱟᱣ ᱫᱚᱨᱠᱟᱨ ᱪᱮ ᱵᱟᱝ ᱟᱯᱮ ᱛᱟᱵᱚ ᱚᱱᱟ ᱠᱚᱢᱮᱱᱴ ᱟᱛᱮ ᱞᱟᱹᱭ ᱯᱮ ᱛᱚᱵᱮ ᱱᱚᱣᱟ ᱵᱷᱤᱰᱤᱭᱳ ᱨᱮ ᱡᱟᱦᱟᱸ ᱤᱧ ᱞᱟᱹᱭ ᱠᱮᱜᱼᱟ ᱱᱚᱣᱟ ᱟᱵᱚ ᱵᱷᱟᱹᱜᱤ ᱥᱟᱺᱦᱤᱡ ᱵᱤᱪᱟᱹᱨ ᱢᱟ ᱟᱨ ᱱᱚᱣᱟ ᱠᱚᱢᱮᱱᱴ ᱨᱮ ᱞᱟᱹᱭ ᱢᱟ ᱪᱮᱫ ᱱᱚᱣᱟ ᱡᱟᱦᱟᱸᱧ ᱠᱩᱠᱞᱤ ᱢᱩᱪᱟᱹᱫ ᱨᱤᱧ ᱫᱚᱦᱚ ᱟᱠᱟᱫ ᱱᱚᱣᱟ ᱦᱤᱱᱫᱩ ᱫᱮᱵᱟ ᱫᱮᱵᱤ ᱠᱚᱣᱟᱜ ᱵᱚᱸᱜᱟᱼᱵᱩᱨᱩ ᱟᱵᱚ ᱱᱚᱣᱟ ᱥᱠᱩᱞ ᱠᱚᱞᱮᱡᱽ ᱨᱮ ᱫᱚᱨᱠᱟᱨ ᱪᱮ ᱵᱟᱝ ᱟᱯᱮ ᱛᱟᱵᱚ ᱱᱚᱣᱟ ᱠᱚᱢᱮᱱᱴ ᱨᱮ ᱞᱟᱹᱭ ᱯᱮ ᱛᱚᱵᱮ ᱛᱮᱦᱮᱧᱟᱜ ᱵᱷᱤᱰᱤᱭᱳ ᱟᱯᱮ ᱪᱮᱫ ᱞᱮᱠᱟ ᱯᱮ ᱵᱩᱡᱷᱟᱹᱣ ᱠᱮᱜᱼᱟ ᱤᱧ ᱵᱟᱰᱟᱭ ᱦᱚᱪᱚᱧ ᱯᱮ ᱡᱟᱦᱟᱸᱧ ᱠᱩᱞᱤ ᱟᱠᱟᱫ ᱯᱮ ᱚᱱᱟ ᱨᱮᱭᱟᱜ ᱛᱮᱞᱟ ᱮᱢᱟᱹᱧ ᱯᱮ ᱛᱚᱵᱮ ᱛᱮᱦᱮᱧᱟᱜ ᱵᱷᱤᱰᱤᱭᱳ ᱠᱷᱚᱱ ᱵᱤᱫᱟᱹᱭ ᱤᱧ ᱤᱫᱤᱭᱮᱜᱼᱟ ᱡᱚᱦᱟᱨ